ᱛᱮᱦᱮᱧ ᱫᱚ ᱟᱨᱦᱚᱸ ᱫᱚᱦᱲᱟ ᱥᱮᱱ ᱦᱩᱭᱩᱜ ᱠᱟᱱᱟ ᱚᱞᱩᱲᱤ ᱟᱹᱛᱩ ᱛᱮᱜᱮ ᱟᱨ ᱛᱮᱦᱮᱧ ᱫᱚ ᱱᱟᱦᱟᱜ ᱮᱠᱷᱮᱱ ᱛᱤᱛᱮ ᱫᱚ ᱵᱟᱹᱞᱤᱧ ᱪᱟᱞᱟᱜ ᱠᱟᱱᱟ ᱥᱟᱶᱛᱮ ᱫᱟᱠᱟ ᱠᱚᱞᱤᱧ ᱥᱟᱵ ᱛᱟᱨᱟ ᱟᱠᱟᱜᱼᱟ ᱵᱟᱨᱭᱟ ᱴᱤᱯᱤᱱ ᱨᱮ ᱟᱨ ᱢᱤᱫᱴᱟᱝ ᱫᱟᱜ ᱵᱚᱛᱚᱞ ᱱᱚᱣᱟ ᱠᱚᱫᱚ ᱱᱟᱦᱟᱜ ᱚᱠᱚᱭ ᱵᱟᱠᱷᱨᱟᱧ ᱤᱫᱤᱭᱮᱜᱼᱟ ᱚᱱᱟ ᱠᱚᱫᱚ ᱱᱟᱦᱟᱜ ᱵᱷᱤᱰᱤᱭᱳ ᱯᱮ ᱧᱮᱞ ᱞᱮᱠᱷᱟᱱ ᱯᱮ ᱴᱷᱤᱠᱟᱹ ᱫᱟᱲᱮᱭᱟᱜᱼᱟ ᱛᱚ ᱡᱚᱦᱟᱨ ᱜᱮ ᱜᱟᱛᱮ ᱠᱚ ᱤᱧᱟᱹᱜ ᱱᱚᱣᱟ ᱵᱞᱚᱜ ᱨᱮ ᱥᱟᱱᱟᱢ ᱠᱚᱜᱮᱧ ᱥᱟᱹᱜᱩᱱ ᱫᱟᱨᱟᱢᱮᱫ ᱯᱮᱭᱟ ᱤᱧᱟᱹᱜ ᱧᱩᱛᱩᱢ ᱫᱚ ᱱᱚᱨᱮᱥ ᱴᱩᱰᱩ ᱟᱨ ᱟᱯᱮ ᱯᱮ ᱧᱮᱞᱮᱜᱼᱟ ᱟᱵᱚᱣᱟᱜ ᱪᱮᱱᱮᱞ ᱨᱮᱦᱲᱟ ᱵᱞᱚᱜᱚᱨ ᱛᱚᱵᱮ ᱫᱮᱞᱟ ᱵᱚ ᱡᱟᱹᱥᱛᱤ ᱵᱟᱝ ᱵᱤᱞᱚᱢ ᱠᱟᱛᱮ ᱛᱮᱦᱮᱧᱟᱜ ᱵᱞᱚᱜᱤᱝ ᱰᱟᱦᱟᱨ ᱦᱚᱸ ᱱᱚᱰᱮ ᱠᱷᱚᱱᱟᱜ ᱜᱮᱵᱚ ᱮᱛᱚᱦᱚᱵ ᱩᱛᱟᱹᱨ ᱠᱟᱜᱼᱟ ᱫᱮᱞᱟ ᱵᱚ ᱛᱚᱵᱮ

ᱛᱮᱦᱮᱧ ᱟᱨᱦᱚᱸᱧ ᱦᱮᱡ ᱥᱮᱴᱮᱨ ᱟᱠᱟᱱᱟ ᱚᱞᱦᱟᱲᱤ ᱟᱹᱛᱩ ᱛᱮ ᱡᱮᱦᱮᱛᱩ ᱟᱹᱰᱤ ᱡᱳᱨ ᱥᱤᱛᱩᱝ ᱠᱟᱱᱟ ᱚᱱᱟ ᱠᱷᱟᱹᱛᱤᱨ ᱛᱮ ᱛᱤᱸᱜᱩ ᱵᱟᱲᱟ ᱧᱚᱜ ᱦᱩᱭ ᱟᱠᱟᱱᱟ ᱱᱚᱣᱟ ᱠᱚᱨᱮ ᱱᱚᱣᱟ ᱯᱟᱦᱴᱟ ᱦᱚᱨ ᱞᱟᱛᱟᱨ ᱠᱚᱨᱮ ᱵᱳᱛᱚᱞ ᱠᱚ ᱟᱹᱣᱲᱤ ᱠᱚ ᱜᱤᱰᱤ ᱵᱟᱲᱟ ᱟᱠᱟᱫᱼᱟ ᱱᱚᱰᱮ ᱦᱤᱡᱩᱜ ᱠᱟᱱ ᱦᱚᱲ ᱠᱚᱜᱮ ᱧᱩᱭᱮᱫᱼᱟ ᱠᱚ ᱫᱟᱜ ᱠᱚ ᱟᱨ ᱠᱚ ᱜᱤᱰᱤ ᱵᱟᱲᱟ ᱠᱟᱜ ᱠᱟᱱᱟ ᱡᱟᱦᱟᱸ ᱜᱮ ᱟᱹᱛᱷᱟᱹᱣᱲᱤ ᱫᱟᱭᱟ ᱠᱟᱛᱮ ᱵᱳᱛᱚᱞ ᱠᱚᱫᱚ ᱱᱚᱝᱠᱟ ᱟᱞᱚ ᱵᱚ ᱜᱤᱰᱤ ᱵᱟᱲᱟᱭ ᱢᱟ ᱥᱟᱶ ᱛᱮᱵᱚ ᱤᱫᱤ ᱛᱟᱨᱟᱭᱟ ᱵᱟᱝᱠᱷᱟᱱ ᱢᱤᱫ ᱴᱷᱮᱱ ᱯᱩᱸᱡᱤ ᱠᱟᱜ ᱢᱟ ᱡᱟᱣᱜᱮ ᱯᱷᱚᱨᱮᱥᱴᱚᱨ ᱠᱚ ᱦᱮᱡ ᱠᱟᱛᱮ ᱠᱚ ᱮᱜᱮᱨᱮᱜᱼᱟ ᱱᱚᱣᱟ ᱠᱷᱟᱹᱛᱤᱨ ᱪᱮᱫᱟᱜ ᱵᱳᱛᱚᱞ ᱠᱚ ᱱᱚᱝᱠᱟ ᱯᱮ ᱜᱤᱰᱤ ᱵᱟᱲᱟ ᱦᱚᱪᱚᱭᱮᱫ ᱠᱚᱣᱟ ᱢᱮᱱ ᱠᱟᱛᱮ ᱱᱮᱛᱟᱨ ᱫᱚ ᱟᱨ ᱱᱚᱰᱮ ᱴᱳᱴᱟᱞ ᱵᱷᱤᱰᱤᱭᱳ ᱵᱟᱝ ᱠᱚ ᱨᱮᱠᱳᱰᱤᱝ ᱦᱚᱪᱚᱣᱟᱜ ᱠᱟᱱᱟ ᱢᱳᱵᱟᱭᱤᱞ ᱚᱰᱚᱠ ᱡᱩᱫᱤ ᱚᱠᱚᱭ ᱠᱚ ᱧᱮᱞ ᱠᱮᱫ ᱢᱮᱭᱟ ᱴᱷᱟᱹᱣᱠᱟᱹ ᱠᱚ ᱨᱩᱦᱮᱫ ᱩᱛᱟᱹᱨ ᱠᱟᱱᱟ ᱤᱧ ᱦᱚᱸ ᱜᱮ ᱟᱹᱰᱤ ᱵᱟᱹᱲᱤᱭᱟᱹᱛ ᱤᱧ ᱨᱮᱠᱳᱰᱤᱝ ᱟᱠᱟᱫᱼᱟ ᱛᱮᱦᱮᱧ ᱚᱱᱟ ᱦᱚᱸ ᱱᱟᱥᱮ ᱱᱟᱥᱮ ᱚᱠᱟ ᱨᱮᱦᱚᱸ ᱴᱷᱤᱠ ᱨᱮ ᱵᱟᱢ ᱨᱮᱠᱳᱰᱤᱝ ᱫᱟᱲᱮᱭᱟᱜᱼᱟ ᱡᱩᱫᱤ ᱠᱚ ᱧᱮᱞ ᱢᱮᱭᱟ ᱟᱹᱰᱤ ᱵᱟᱝ ᱴᱷᱤᱠ ᱦᱩᱭᱩᱜ ᱠᱟᱱᱟ ᱪᱮᱫ ᱠᱷᱟᱹᱛᱤᱨ ᱠᱚ ᱢᱟᱱᱟᱭᱮᱫᱼᱟ ᱪᱮᱫ ᱠᱷᱟᱹᱛᱤᱨ ᱫᱚ ᱵᱟᱝᱟ ᱚᱱᱟ ᱠᱟᱛᱷᱟ ᱢᱟ ᱟᱵᱚ ᱵᱟᱝ ᱵᱚᱱ ᱢᱮᱱ ᱫᱟᱲᱮᱭᱟᱜᱼᱟ ᱢᱮᱱᱠᱷᱟᱱ ᱢᱟᱱᱟᱭᱮᱫᱼᱟ ᱠᱚ ᱡᱚᱠᱷᱚᱱ ᱟᱠᱚᱣᱟᱜ ᱠᱟᱛᱷᱟ ᱢᱟ ᱟᱸᱡᱚᱢ ᱢᱟ ᱯᱟᱲᱟᱜ ᱜᱮᱭᱟ ᱱᱤᱦᱟᱹᱛᱤ ᱱᱤᱭᱟᱹ ᱯᱩᱨᱵᱚ ᱠᱚᱨᱮ ᱡᱟᱦᱟᱸ ᱛᱤᱱᱟᱹᱜ ᱳᱰᱤᱭᱳ ᱤᱭᱩᱴᱩᱵᱟᱨ ᱠᱚ ᱱᱚᱰᱮ ᱦᱮᱡ ᱠᱟᱛᱮᱫ ᱵᱷᱤᱰᱤᱭᱳ ᱠᱚ ᱵᱮᱱᱟᱣ ᱟᱠᱟᱫᱼᱟ ᱡᱚᱛᱚ ᱦᱚᱲᱟᱜ ᱵᱷᱤᱰᱤᱭᱳ ᱠᱚᱨᱮ ᱜᱮ ᱯᱨᱟᱭ ᱨᱚᱜᱷᱩᱱᱟᱛᱷ ᱦᱮᱢᱵᱨᱚᱢ ᱛᱟᱹᱠᱤᱱ ᱵᱟᱭᱤᱴ ᱠᱤᱱ ᱮᱢ ᱟᱠᱟᱫᱼᱟ ᱟᱨ ᱱᱮᱛᱟᱨ ᱠᱷᱟᱱ ᱫᱚᱠᱚ ᱢᱮᱱᱮᱫᱼᱟ ᱵᱷᱤᱰᱤᱭᱳ ᱟᱞᱚ ᱯᱮ ᱵᱮᱱᱟᱣᱟ ᱴᱷᱤᱠ ᱜᱮᱭᱟ ᱪᱮᱫ ᱟᱨ ᱵᱟᱝ ᱟᱵᱚ ᱵᱚᱱ ᱢᱮᱱ ᱫᱟᱲᱮᱭᱟᱜᱼᱟ ᱡᱟᱹᱥᱛᱤ ᱠᱟᱛᱷᱟ ᱚᱸᱰᱮ ᱛᱚ ᱱᱤᱛᱚᱜ ᱫᱚ ᱥᱮᱴᱮᱨ ᱩᱛᱟᱹᱨ ᱦᱩᱭᱱᱟ ᱚᱞᱦᱟᱱᱤ ᱟᱹᱛᱩ ᱛᱮ ᱟᱨ ᱱᱚᱰᱮ ᱯᱚᱯᱩ ᱫᱟ ᱥᱟᱶ ᱦᱚᱸ ᱧᱟᱯᱟᱢ ᱦᱩᱭᱱᱟ ᱟᱨ ᱱᱚᱰᱮ ᱢᱟᱱᱮ ᱦᱟᱸᱜ ᱫᱩᱲᱩᱵ ᱟᱠᱟᱱᱟᱭ ᱛᱟᱵᱚ ᱚᱠᱚᱭ ᱠᱚ ᱛᱟᱵᱚᱱ ᱯᱚᱯᱩ ᱫᱟᱫᱟ ᱯᱮ ᱴᱷᱤᱠᱟᱹᱭ ᱠᱟᱱᱟ ᱪᱮ ᱵᱟᱝᱟ ᱤᱧ ᱵᱷᱤᱰᱤᱭᱳᱧ ᱪᱟᱹᱞᱩ ᱟᱯᱮ ᱠᱟᱱᱟ ᱧᱮᱞᱮ ᱯᱮ ᱩᱱᱤ ᱠᱟᱱᱟᱭ ᱪᱮ ᱵᱟᱝ ᱠᱟᱱᱟᱭ ᱟᱢᱜᱮᱢ ᱛᱟᱦᱮᱸ ᱠᱟᱱ ᱵᱷᱚᱸᱡᱽ ᱵᱟᱭᱟᱨ ᱯᱚᱯ ᱫᱟᱫᱟ ᱴᱩ ᱥᱚᱣᱟ ᱦᱤᱯ ᱦᱚᱯ ᱞᱚᱞᱤᱯᱚᱯ ᱟᱢ ᱱᱩᱭ ᱫᱚ ᱩᱱᱤ ᱜᱮ ᱡᱟᱦᱟᱸᱭ ᱢᱤᱫ ᱫᱤᱱ ᱦᱤᱞᱳᱜ ᱟᱞᱵᱚᱢ ᱫᱩᱱᱤᱭᱟᱹ ᱨᱮ ᱥᱴᱟᱨ ᱮ ᱛᱟᱦᱮᱸ ᱠᱟᱱᱟ ᱚᱱᱟ ᱥᱟᱶᱛᱮ ᱠᱚᱢᱮᱰᱤ ᱵᱷᱤᱰᱤᱭᱳ ᱦᱚᱸᱭ ᱠᱚᱨᱟᱣ ᱵᱟᱲᱟᱭᱮᱫ ᱛᱟᱦᱮᱸᱫ ᱟᱨ ᱢᱤᱫᱴᱟᱝ ᱯᱟᱞᱮ ᱯᱮ ᱧᱮᱞ ᱵᱟᱲᱟ ᱟᱠᱟᱫ ᱜᱮᱭᱟ ᱵᱟᱨ ᱮᱨᱟ ᱜᱚᱸᱥᱟᱭ ᱢᱮᱱᱛᱮ ᱢᱤᱫᱴᱟᱝ ᱵᱷᱤᱰᱤᱭᱳ ᱦᱤᱡᱩᱜ ᱠᱟᱱ ᱛᱟᱦᱮᱸᱫ ᱛᱚ ᱚᱱᱟᱨᱮ ᱡᱟᱦᱟᱸᱭ ᱦᱤᱨᱳ ᱟᱠᱟᱱᱟᱭ

ᱱᱚᱜᱼᱚᱭ ᱢᱤᱫᱴᱟᱝ ᱴᱤᱯᱤᱧ ᱟᱨ ᱦᱟᱱᱛᱮ ᱨᱮ ᱢᱤᱫᱴᱟᱝ ᱴᱤᱯᱤᱧ ᱟᱹᱞᱤᱧ ᱵᱟᱨᱭᱟ ᱴᱤᱯᱤᱧ ᱞᱤᱧ ᱟᱹᱜᱩ ᱞᱟᱜᱼᱟ ᱟᱨ ᱫᱟᱜ ᱵᱚᱛᱚᱞ ᱠᱚᱞᱤᱧ ᱟᱹᱜᱩ ᱛᱚᱨᱟ ᱞᱟᱜᱼᱟ ᱟᱨ ᱩᱛᱩ ᱢᱟ ᱛᱟᱹᱞᱤᱧ ᱦᱟᱸᱜ ᱱᱚᱜᱼᱚᱭ ᱱᱚᱝᱠᱟ ᱥᱤᱧ ᱟᱲᱟᱜ ᱯᱮᱸᱭᱟᱡᱽ ᱯᱮᱸᱭᱟᱡᱽ ᱟᱨ ᱱᱚᱣᱟ ᱟᱹᱲᱩ ᱵᱷᱚᱨᱛᱟ ᱠᱚᱫᱚ ᱱᱟᱦᱟᱜ ᱟᱠᱚᱣᱟᱜ ᱠᱟᱱᱟ ᱱᱚᱣᱟ ᱴᱤᱯᱤᱧ ᱫᱟᱠᱟ ᱦᱚᱸ ᱟᱠᱚᱣᱟᱜ ᱠᱟᱱᱟ ᱟᱨ ᱯᱚᱯᱩᱫᱟ ᱱᱚᱰᱮ ᱟᱹᱰᱤ ᱥᱟᱺᱜᱤᱧ ᱠᱷᱚᱱ ᱦᱮᱡ ᱟᱠᱟᱱᱟ ᱵᱟᱹᱨᱯᱟᱫᱟ ᱠᱷᱚᱱ ᱩᱫᱟᱹᱲᱟ ᱠᱷᱩᱱᱴᱟ ᱟᱫᱚ ᱯᱚᱯᱩᱫᱟ ᱞᱟᱹᱭ ᱢᱮᱥᱮ ᱪᱮᱫ ᱞᱮᱠᱟᱢ ᱵᱩᱡᱷᱟᱹᱣ ᱠᱮᱫᱼᱟ ᱚᱸᱰᱮ ᱦᱮᱡ ᱠᱟᱛᱮᱫ

ᱟᱨ ᱦᱚᱲ ᱠᱚᱠᱚ ᱟᱫᱚᱜ ᱠᱟᱱᱟ ᱥᱮ ᱮᱱᱠᱷᱟᱱ ᱠᱚᱞ ᱠᱟᱛᱮ ᱩᱱᱠᱩ ᱞᱟᱹᱭ ᱦᱚᱸ ᱦᱩᱭᱩᱜ ᱠᱟᱱ ᱜᱮᱭᱟ ᱟᱫᱚ ᱱᱚᱰᱮᱱ ᱦᱚᱲ ᱤᱱᱟᱹᱜ ᱠᱚ ᱥᱟᱭᱡᱮᱫ ᱠᱚ ᱪᱟᱵᱟᱝᱟ ᱮᱱᱛᱮ ᱠᱤᱱᱛᱩ ᱤᱧ ᱫᱚ ᱵᱚᱦᱩᱛ ᱦᱚᱲᱤᱧ ᱦᱮᱞᱯ ᱟᱠᱟᱫ ᱠᱚᱣᱟ ᱡᱮ ᱦᱳᱭ ᱱᱚᱰᱮ ᱤᱧ ᱡᱚ ᱵᱷᱤᱰᱤᱭᱳᱧ ᱵᱮᱱᱟᱣ ᱞᱮᱫᱼᱟ ᱤᱱᱟᱹ ᱯᱚᱨᱮ ᱠᱷᱚᱱ ᱡᱟᱦᱟᱸ ᱛᱤᱱᱟᱹᱜ ᱦᱚᱲ ᱤᱧᱟᱹᱜ ᱵᱷᱤᱰᱤᱭᱳ ᱠᱚ ᱧᱮᱞ ᱟᱠᱟᱫᱼᱟ ᱚᱱᱟ ᱧᱮᱞ ᱠᱟᱛᱮ ᱠᱚ ᱠᱚᱱᱴᱟᱠ ᱤᱧ ᱠᱟᱱᱟ ᱟᱨ ᱤᱧ ᱦᱚᱧ ᱥᱟᱭᱡᱮᱫ ᱠᱚ ᱜᱮᱭᱟ ᱟᱫᱚ ᱯᱚᱯᱩ ᱫᱟ ᱜᱮ ᱫᱟᱭᱟ ᱜᱮ ᱧᱮᱞᱚᱜ ᱠᱟᱱᱟᱭ ᱫᱟᱭᱟ ᱜᱮ ᱧᱮᱞᱚᱜ ᱠᱟᱱᱟᱭ ᱯᱮᱥᱮᱱᱴ ᱠᱟᱱᱟᱭ ᱥᱮ ᱟᱨ ᱫᱟᱫᱟ ᱟᱢ ᱪᱮᱫ ᱮᱢ ᱞᱟᱹᱭ ᱧᱚᱜᱟ

ᱟᱨ ᱯᱟᱯᱩ ᱫᱟ ᱢᱩᱪᱟᱹᱫ ᱪᱟᱢ ᱞᱟᱹᱭ ᱧᱚᱜᱟ ᱱᱟᱥᱮᱱᱟᱜ ᱪᱟᱞᱟᱣ ᱢᱟᱱᱮ ᱟᱨ ᱦᱮᱡ ᱨᱩᱣᱟᱹᱲ ᱦᱩᱭᱩᱜ ᱜᱮᱭᱟ ᱦᱳᱭ ᱪᱟᱞᱟᱣ ᱟᱹᱰᱤ ᱨᱟᱹᱥᱠᱟᱹ ᱵᱩᱡᱷᱟᱹᱣ ᱟᱹᱰᱤ ᱢᱚᱡᱽ ᱵᱩᱡᱷᱟᱹᱣ ᱴᱷᱤᱠ ᱜᱮᱭᱟ ᱢᱟ ᱛᱚᱵᱮ ᱟᱹᱵᱤᱱ ᱦᱚᱸ ᱢᱟ ᱛᱚᱵᱮ ᱠᱷᱟᱱ ᱜᱟᱛᱮ ᱠᱚ ᱛᱮᱦᱮᱧ ᱫᱚ ᱱᱤᱝᱠᱟᱹ ᱜᱮ ᱟᱨᱦᱚᱸ ᱵᱚᱱ ᱧᱟᱯᱟᱢᱟ ᱟᱨ ᱢᱤᱫᱴᱟᱝ ᱵᱷᱤᱰᱤᱭᱳ ᱨᱮ ᱡᱩᱫᱤ ᱚᱠᱚᱭ ᱠᱚ ᱱᱤᱛ ᱫᱷᱟᱹᱵᱤᱡ ᱛᱮ ᱵᱟᱵᱚ ᱞᱟᱭᱤᱠ ᱟᱠᱟᱫᱼᱟ ᱛᱚᱵᱮ ᱢᱤᱢᱤᱫᱴᱟᱝ ᱞᱟᱭᱤᱠ ᱫᱚ ᱱᱤᱦᱟᱹᱛ ᱮᱢ ᱢᱟ ᱟᱨ ᱱᱟᱣᱟ ᱯᱮᱲᱟ ᱠᱚᱫᱚ ᱪᱮᱱᱮᱞ ᱛᱟᱵᱚᱱ ᱱᱤᱦᱟᱹᱛᱤ ᱥᱟᱵᱥᱠᱨᱟᱭᱤᱵ ᱛᱚᱨᱟ ᱠᱟᱜ ᱢᱟ ᱢᱟ ᱛᱚᱵᱮ ᱠᱷᱟᱱ ᱛᱟᱦᱮᱱ ᱠᱟᱹᱱᱟᱹᱧ ᱡᱚᱦᱟᱨ